ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱱᱚᱣᱟ ᱵᱷᱤᱰᱤᱭᱳ ᱨᱮᱫᱚᱧ ᱞᱟᱹᱭ ᱟᱯᱮᱭᱟ ᱡᱮ ᱜᱟᱛᱮ ᱠᱚ ᱦᱳᱣᱟᱴᱥᱮᱯ ᱨᱮ ᱡᱟᱦᱟᱸ ᱥᱴᱮᱴᱟᱥ ᱵᱷᱤᱰᱤᱭᱳ ᱠᱚ ᱫᱚᱦᱚ ᱠᱟᱫᱟ ᱥᱮ ᱯᱷᱳᱴᱳ ᱠᱚ ᱫᱚᱦᱚ ᱠᱟᱫᱟ ᱚᱱᱟ ᱪᱮᱫ ᱞᱮᱠᱟ ᱛᱮᱵᱚᱱ ᱰᱟᱣᱩᱱᱞᱳᱰᱟ ᱡᱩᱫᱤ ᱵᱟᱝ ᱯᱮ ᱵᱟᱲᱟᱭᱟ ᱛᱟᱦᱚᱞᱮ ᱱᱚᱣᱟ ᱵᱷᱤᱰᱤᱭᱳ ᱯᱩᱨᱟᱹᱯᱩᱨᱤ ᱧᱮᱞ ᱯᱮ ᱮᱠᱫᱚᱢ ᱢᱩᱪᱟᱹᱫ ᱫᱷᱟᱹᱵᱤᱡ ᱛᱮ ᱛᱚ ᱵᱟᱝ ᱯᱮ ᱵᱟᱲᱟᱭ ᱠᱷᱟᱹᱛᱤᱨ ᱜᱮ ᱵᱟᱝ ᱯᱮ ᱰᱟᱣᱩᱱᱞᱳᱰ ᱫᱟᱲᱮ ᱠᱟᱣᱫᱟ ᱛᱚ ᱛᱮᱦᱮᱧ ᱤᱧ ᱞᱟᱹᱭ ᱟᱯᱮᱭᱟ ᱚᱱᱟ ᱜᱮ ᱛᱚ ᱚᱱᱟ ᱠᱷᱟᱹᱛᱤᱨ ᱛᱮ ᱟᱵᱚ ᱯᱩᱭᱞᱩ ᱨᱮ ᱦᱳᱣᱟᱴᱥᱮᱯ ᱨᱮ ᱵᱚᱞᱚ ᱠᱟᱛᱮ ᱚᱱᱟ ᱜᱟᱛᱮ ᱠᱚ ᱡᱟᱦᱟᱸ ᱮᱥᱴᱮᱴᱟᱥ ᱠᱚ ᱫᱚᱦᱚ ᱠᱟᱫᱟ ᱚᱱᱟ ᱯᱷᱩᱞ ᱧᱮᱞ ᱞᱟᱜᱟᱣ ᱵᱚᱱᱟ ᱢᱩᱪᱟᱹᱫ ᱫᱷᱟᱹᱵᱤᱡ ᱛᱟᱨᱯᱚᱨ ᱟᱵᱚᱣᱟᱜ ᱞᱟᱹᱠᱛᱤᱜ ᱛᱟᱵᱚᱱᱟ ᱮᱯᱥ ᱛᱚ ᱯᱮᱭᱟ ᱮᱯᱥ ᱤᱧ ᱞᱟᱹᱭ ᱟᱯᱮᱭᱟ ᱯᱩᱭᱞᱩ ᱨᱮ ᱰᱮᱴᱟ ᱚᱱ ᱠᱟᱛᱮ ᱯᱞᱮ ᱥᱴᱳᱨ ᱨᱮ ᱡᱩᱫᱤ ᱵᱚᱱ ᱵᱚᱞᱚᱜᱼᱟ ᱚᱸᱰᱮ ᱵᱚᱱ ᱥᱟᱨᱪᱟ ᱯᱞᱮ ᱥᱴᱳᱨ ᱨᱮᱱᱟᱜ ᱥᱟᱨᱪ ᱵᱟᱨ ᱨᱮ ᱦᱳᱣᱟᱴᱥᱮᱯ ᱥᱮᱵᱷᱟᱨ ᱧᱮᱞ ᱫᱟᱯᱮ ᱚᱞ ᱦᱮᱱᱟᱜᱼᱟ ᱥᱟᱨᱪ ᱟᱵᱚᱱ ᱦᱳᱣᱟᱴᱥᱮᱯ ᱥᱮᱵᱷᱟᱨ ᱚᱞ ᱠᱟᱛᱮ ᱵᱚᱱ ᱥᱟᱨᱪ ᱞᱮᱠᱷᱟᱡ ᱟᱹᱰᱤ ᱟᱭᱢᱟ ᱮᱯᱥ ᱜᱮ ᱦᱤᱡᱩᱜᱼᱟ ᱛᱚ ᱡᱟᱦᱟᱸᱴᱟᱜ ᱜᱮ ᱢᱤᱫᱴᱮᱱ ᱵᱚᱱ ᱰᱟᱣᱩᱱᱞᱳᱰᱟ ᱰᱟᱣᱩᱱᱞᱳᱰ ᱠᱟᱛᱮ ᱜᱮ ᱟᱵᱚ ᱵᱚᱱ ᱰᱟᱣᱩᱱᱞᱳᱰ ᱫᱟᱲᱮᱭᱟᱜᱼᱟ ᱮᱥᱴᱮᱴᱟᱥ ᱵᱷᱤᱰᱭᱳ ᱛᱚ ᱵᱟᱹᱧ ᱰᱟᱣᱩᱱᱞᱳᱰ ᱫᱟ ᱤᱧ ᱫᱚ ᱟᱨᱚ ᱵᱟᱨᱭᱟ ᱮᱯᱥ ᱡᱟᱦᱟᱸᱛᱮ ᱤᱭᱩᱴᱩᱵᱽ ᱵᱷᱤᱰᱭᱳ ᱵᱚᱱ ᱰᱟᱣᱩᱱᱞᱳᱰᱟ ᱚᱱᱟᱛᱤᱧ ᱩᱫᱩᱜ ᱟᱯᱮᱭᱟ ᱛᱚ ᱤᱭᱩᱴᱩᱵᱽ ᱵᱷᱤᱰᱭᱳ ᱪᱮᱫ ᱮᱯᱥ ᱛᱮᱵᱚᱱ ᱰᱟᱣᱩᱱᱞᱳᱰᱟ ᱢᱤᱫ ᱨᱮ ᱦᱩᱭᱩᱜ ᱠᱟᱱᱟ ᱵᱷᱤᱰᱭᱳ ᱰᱟᱨ ᱫᱩᱭ ᱨᱮ ᱦᱩᱭᱩᱜ ᱠᱟᱱᱟ ᱵᱷᱤᱴ ᱢᱮᱴ ᱟᱨ ᱵᱟᱠᱷᱟᱡ ᱫᱚ ᱴᱤᱭᱩᱵᱽ ᱢᱮᱴ ᱛᱚ ᱵᱷᱤᱴ ᱢᱮᱴ ᱟᱨ ᱴᱤᱭᱩᱵᱽ ᱢᱮᱴ ᱨᱮᱧ ᱩᱫᱩᱜ ᱟᱯᱮᱭᱟ ᱛᱚ ᱚᱱᱟ ᱠᱷᱟᱹᱛᱤᱨ ᱛᱮ ᱵᱷᱤᱴ ᱢᱮᱴ ᱳᱯᱮᱱ ᱞᱟᱜᱟᱣ ᱵᱚᱱᱟ ᱟᱨ ᱡᱩᱫᱤ ᱵᱟᱹᱱᱩᱜ ᱛᱟᱯᱮᱭᱟ ᱛᱟᱦᱚᱞᱮ ᱱᱚᱣᱟ ᱵᱷᱤᱰᱤᱭᱳ ᱨᱮᱱᱟᱜ ᱰᱤᱥᱠᱨᱤᱯᱥᱮᱱ ᱨᱮ ᱞᱤᱝᱠ ᱢᱮᱱᱟᱜᱼᱟ ᱚᱸᱰᱮ ᱠᱷᱚᱡ ᱯᱮ ᱰᱟᱣᱩᱱᱞᱳᱰ ᱫᱟᱲᱮᱭᱟᱜᱼᱟ ᱛᱚ ᱵᱷᱤᱴ ᱢᱮᱴ ᱵᱚᱱ ᱳᱯᱮᱱᱟ ᱵᱷᱤᱴ ᱢᱮᱴ ᱤᱧ ᱳᱯᱮᱱ ᱠᱮᱫᱟ ᱧᱮᱞ ᱫᱟᱯᱮ ᱮᱰ ᱦᱮᱡ ᱠᱟᱱᱟ ᱛᱚ ᱥᱠᱤᱯ ᱟᱵᱚᱱ ᱟᱡ ᱛᱮᱜᱮ ᱥᱠᱤᱯ ᱮᱱᱟ ᱛᱚ ᱧᱮᱞ ᱫᱟᱯᱮ ᱦᱳᱣᱟᱴᱥᱮᱯ ᱦᱮᱱᱟᱜᱼᱟ ᱛᱚ ᱱᱚᱣᱟ ᱨᱮᱵᱚᱱ ᱠᱞᱤᱠᱟ ᱠᱞᱤᱠ ᱞᱮᱠᱷᱟᱡ ᱜᱮ ᱡᱟᱦᱟᱸ ᱛᱤᱱᱟᱹᱜ ᱥᱴᱮᱴᱟᱥ ᱵᱚᱱ ᱧᱮᱞ ᱠᱟᱫᱟ ᱚᱱᱟ ᱠᱚ ᱦᱤᱡᱩᱜᱼᱟ ᱧᱮᱞ ᱫᱟᱯᱮ ᱱᱚᱣᱟ ᱫᱚ ᱯᱷᱳᱴᱳ ᱠᱟᱱᱟ ᱟᱨ ᱱᱚᱣᱟ ᱫᱚ ᱵᱷᱤᱰᱤᱭᱳ ᱠᱟᱱᱟ ᱱᱚᱣᱟ ᱦᱚᱸ ᱵᱷᱤᱰᱤᱭᱳ ᱠᱟᱱᱟ ᱱᱚᱣᱟ ᱫᱚ ᱯᱷᱳᱴᱳ ᱠᱟᱱᱟ ᱱᱚᱣᱟ ᱵᱷᱤᱰᱤᱭᱳ ᱠᱟᱱᱟ ᱱᱚᱣᱟ ᱵᱷᱤᱰᱤᱭᱳ ᱠᱟᱱᱟ ᱱᱚᱣᱟ ᱯᱷᱳᱴᱳ ᱠᱟᱱᱟ ᱛᱚ ᱡᱟᱦᱟᱸᱴᱟᱜ ᱵᱚᱱ ᱰᱟᱣᱩᱱᱞᱳᱰ ᱥᱟᱱᱟ ᱵᱚᱱᱟ ᱚᱱᱟ ᱨᱮᱵᱚᱱ ᱠᱞᱤᱠᱟ ᱛᱚ ᱱᱚᱣᱟᱴᱟᱜ ᱨᱤᱧ ᱠᱞᱤᱠ ᱮᱫᱟ ᱠᱞᱤᱠ ᱠᱤᱫᱟᱹᱧ ᱛᱚ ᱠᱞᱤᱠ ᱠᱟᱛᱮ ᱞᱟᱛᱟᱨ ᱨᱮᱯᱮ ᱧᱮᱞ ᱮᱫᱟ ᱦᱚᱸᱜᱼᱚᱭ ᱱᱚᱰᱮ ᱰᱟᱣᱩᱱᱞᱳᱰ ᱚᱯᱥᱮᱱ ᱛᱚ ᱱᱚᱰᱮ ᱠᱞᱤᱠ ᱞᱟᱜᱟᱣ ᱵᱚᱱᱟ ᱠᱞᱤᱠ ᱞᱮᱠᱷᱟᱡ ᱜᱮ ᱟᱵᱚᱣᱟᱜ ᱥᱮᱵᱷ ᱴᱩ ᱜᱮᱞᱟᱨᱤ ᱨᱟᱠᱟᱵ ᱮᱱᱟ ᱧᱮᱞ ᱫᱟᱯᱮ ᱜᱮᱞᱟᱨᱤ ᱨᱮ ᱥᱮᱵᱷ ᱮᱱᱟ ᱛᱚ ᱵᱮᱠ ᱠᱟᱛᱮ ᱵᱚᱱ ᱜᱮᱞᱟᱨᱤ ᱨᱮᱵᱚᱱ ᱧᱮᱞᱟ ᱥᱮᱵᱷ ᱱᱟᱥᱮ ᱵᱟᱝ ᱛᱚ ᱜᱮᱞᱟᱨᱤᱧ ᱳᱯᱮᱱ ᱠᱮᱫᱟ ᱛᱟᱨᱯᱚᱨ ᱯᱮ ᱧᱮᱞ ᱮᱫᱟ ᱪᱤᱛᱟᱹᱨ ᱨᱮ ᱚᱞ ᱚᱞ ᱯᱷᱳᱴᱳ ᱛᱚ ᱧᱮᱞ ᱫᱟᱯᱮ ᱟᱨᱚᱧ ᱳᱯᱮᱱ ᱫᱟ ᱧᱮᱞ ᱫᱟᱯᱮ ᱱᱚᱜᱼᱚᱭ ᱱᱚᱣᱟᱴᱟᱜ ᱵᱷᱤᱰᱤᱭᱳ ᱠᱟᱱᱟ ᱪᱟᱹᱞᱩᱭᱮᱫᱟᱹᱧ ᱛᱚᱧ ᱵᱚᱱᱫᱚ ᱠᱮᱫᱟ ᱛᱚ ᱱᱤᱝᱠᱟᱹ ᱠᱟᱛᱮ ᱟᱵᱚ ᱵᱚᱱ ᱰᱟᱣᱩᱱᱞᱳᱰ ᱫᱟᱲᱮᱭᱟᱜᱼᱟ ᱱᱚᱣᱟ ᱢᱟ ᱦᱩᱭᱮᱱ ᱵᱷᱤᱴ ᱢᱮᱴ ᱨᱮ ᱛᱚ ᱱᱤᱛᱚᱜ ᱵᱚᱱ ᱧᱮᱞᱟ ᱴᱤᱭᱩᱵᱽ ᱢᱮᱴ ᱨᱮ ᱛᱚ ᱴᱤᱭᱩᱵᱽ ᱢᱮᱴ ᱵᱚᱱ ᱳᱯᱮᱱᱟ ᱧᱮᱞ ᱞᱮᱫᱟ ᱯᱮ ᱴᱤᱭᱩᱵᱽ ᱢᱮᱴ ᱮᱯ ᱳᱯᱮᱱ ᱠᱤᱫᱟᱹᱧ ᱰᱮᱴᱟ ᱫᱚ ᱚᱱ ᱜᱮ ᱛᱟᱦᱮᱱ ᱛᱟᱵᱚᱱᱟ ᱳᱯᱮᱱ ᱠᱟᱛᱮ ᱧᱮᱞ ᱫᱟ ᱮᱰᱵᱷᱮᱴᱟᱭᱤᱡᱽ ᱦᱮᱡ ᱠᱟᱱᱟ ᱤᱥᱠᱤᱯ ᱤᱫᱟᱹᱧ ᱤᱥᱠᱤᱯ ᱦᱩᱭ ᱞᱮᱱᱠᱷᱟᱡ ᱧᱮᱞᱟᱯᱮ ᱵᱷᱤᱭᱩ ᱚᱞ ᱥᱟᱭᱤᱴ ᱱᱚᱰᱮ ᱠᱞᱤᱠ ᱞᱟᱜᱟᱣ ᱵᱚᱱᱟ ᱠᱞᱤᱠ ᱠᱟᱛᱮ ᱧᱮᱞ ᱫᱟᱯᱮ ᱦᱳᱣᱟᱴᱥᱮᱯ ᱱᱚᱣᱟᱨᱮ ᱠᱞᱤᱠ ᱞᱟᱜᱟᱣ ᱵᱚᱱᱟ

ᱱᱚᱣᱟ ᱱᱚᱣᱟ ᱛᱚ ᱱᱚᱰᱮ ᱠᱞᱤᱠ ᱠᱟᱛᱮᱫ ᱵᱚᱱ ᱰᱟᱣᱩᱱᱞᱳᱰ ᱫᱟᱲᱮᱭᱟᱜᱼᱟ ᱛᱚ ᱢᱤᱫᱴᱮᱱ ᱤᱧ ᱰᱟᱣᱩᱱᱞᱳᱰ ᱮᱫᱟ ᱱᱚᱣᱟᱴᱟᱜ ᱱᱚᱣᱟᱴᱟᱜ ᱤᱧ ᱰᱟᱣᱩᱱᱞᱳᱰ ᱮᱫᱟ ᱛᱚ ᱰᱟᱣᱩᱱᱞᱳᱰ ᱨᱤᱧ ᱠᱞᱤᱠ ᱠᱮᱫᱟ ᱪᱮᱛᱟᱱ ᱨᱮ ᱥᱮᱱ ᱮᱱᱟ ᱱᱚᱜᱼᱚᱭ ᱱᱚᱰᱮ ᱱᱚᱰᱮ ᱰᱟᱣᱩᱱᱞᱳᱰ ᱦᱩᱭ ᱠᱟᱱᱟ ᱛᱚ ᱱᱚᱰᱮᱧ ᱠᱞᱤᱠ ᱮᱫᱟ ᱧᱮᱞ ᱮᱫᱟᱯᱮ ᱱᱚᱜᱼᱚᱭ ᱱᱚᱣᱟᱴᱟᱜ ᱵᱷᱤᱰᱭᱳ ᱱᱚᱣᱟᱴᱟᱜ ᱵᱷᱤᱰᱭᱳ ᱰᱟᱣᱩᱱᱞᱳᱰ ᱦᱩᱭ ᱠᱟᱱᱟ ᱛᱚ ᱡᱟᱹᱱᱤᱡ ᱠᱷᱟᱡ ᱯᱮ ᱵᱩᱡᱽ ᱫᱟᱲᱮᱭᱟᱫᱟ ᱱᱚᱣᱟᱴᱟᱜ ᱫᱚ ᱦᱩᱭᱩᱜ ᱠᱟᱱᱟ ᱴᱤᱭᱩᱵᱽ ᱢᱮᱴ ᱴᱤᱭᱩᱵᱽ ᱢᱮᱴ ᱨᱮᱱᱟᱜ ᱮᱯᱥ ᱨᱮᱱᱟᱜ ᱞᱤᱝᱠ ᱱᱚᱣᱟ ᱵᱷᱤᱰᱤᱭᱳ ᱨᱮᱱᱟᱜ ᱰᱤᱥᱠᱨᱤᱯᱥᱮᱱ ᱨᱮ ᱢᱮᱱᱟᱜᱼᱟ ᱚᱸᱰᱮ ᱠᱷᱚᱡ ᱰᱟᱣᱩᱱᱞᱳᱰ ᱯᱮ ᱛᱚ ᱢᱟ ᱛᱟᱦᱚᱞᱮ ᱡᱚᱦᱟᱨ ᱜᱮ ᱡᱩᱫᱤ ᱱᱚᱣᱟ ᱵᱷᱤᱰᱤᱭᱳ ᱧᱮᱞ ᱠᱟᱛᱮ ᱡᱩᱫᱤ ᱡᱟᱦᱟᱱᱟᱜ ᱯᱮ ᱥᱮᱬᱟ ᱫᱟᱲᱮᱭᱟᱫᱟ ᱱᱟᱣᱟᱱᱟᱜ ᱛᱟᱦᱚᱞᱮ ᱞᱟᱭᱤᱠ ᱮᱢᱟᱜ ᱯᱮ ᱟᱨ ᱱᱚᱝᱠᱟ ᱜᱮ ᱡᱩᱫᱤ ᱵᱷᱤᱰᱤᱭᱳ ᱟᱨᱚ ᱥᱮᱬᱟ ᱨᱮᱱᱟᱜ ᱢᱮᱱᱟᱜ ᱛᱟᱯᱮᱭᱟ ᱛᱚ ᱱᱚᱣᱟ ᱪᱮᱱᱮᱞ ᱨᱮᱧ ᱟᱲᱟᱜᱟ ᱥᱮᱧ ᱟᱹᱜᱩ ᱟᱯᱮᱭᱟ ᱛᱚ ᱚᱱᱟ ᱠᱷᱟᱹᱛᱤᱨ ᱛᱮ ᱥᱟᱵᱥᱠᱨᱟᱭᱤᱵᱽ ᱯᱮ ᱵᱷᱤᱰᱤᱭᱳ ᱧᱟᱢ ᱞᱟᱹᱜᱤᱫ ᱛᱮ ᱯᱳᱭᱞᱳ ᱨᱮ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫᱟ